ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧ ᱛᱟᱲᱟᱢ ᱛᱩᱞᱩᱡ ᱢᱤᱫᱴᱟᱝ ᱠᱟᱛᱷᱟ ᱞᱤᱧ ᱩᱭᱦᱟᱹᱨ ᱠᱮᱜᱼᱟ ᱚᱱᱟ ᱠᱟᱛᱷᱟ ᱜᱮ ᱛᱷᱩᱛᱤ ᱛᱟᱞᱟᱛᱮ ᱡᱚᱛᱚ ᱦᱚᱲ ᱜᱤᱧ ᱞᱟᱹᱭ ᱥᱚᱫᱚᱨ ᱟᱵᱚᱱᱟ ᱚᱱᱟ ᱛᱷᱩᱛᱤ ᱫᱚ ᱱᱚᱝᱠᱟ ᱢᱤᱫᱴᱤᱡ ᱦᱚᱲ ᱵᱟᱝᱞᱳᱨ ᱠᱟᱹᱢᱤ ᱥᱮᱱ ᱞᱮᱱᱟᱭ ᱵᱟᱝᱞᱳᱨ ᱠᱟᱹᱢᱤ ᱛᱩᱞᱩᱡ ᱛᱮᱜᱮ ᱟᱡᱟᱜ ᱦᱚᱲᱢᱚ ᱛᱟᱭ ᱠᱷᱟᱨᱟᱯ ᱮᱱᱟ ᱠᱷᱟᱨᱟᱯ ᱮᱱᱟ ᱢᱮᱱᱠᱷᱟᱱ ᱟᱡ ᱟᱹᱰᱤ ᱫᱩᱨᱵᱚᱞᱮ ᱵᱩᱡᱷᱟᱹᱣ ᱠᱮᱫᱼᱟ ᱟᱨ ᱦᱚᱲᱢᱚ ᱦᱚᱸᱭ ᱢᱚᱨᱟ ᱪᱟᱵᱟ ᱟᱠᱟᱱᱟ ᱚᱱᱟ ᱤᱫᱤ ᱠᱟᱛᱮ ᱚᱲᱟᱜ ᱦᱚᱲ ᱠᱚ ᱢᱮᱛᱟᱭ ᱠᱟᱱᱟ ᱵᱟᱹᱵᱩ ᱟᱢ ᱫᱚ ᱦᱤᱡᱩᱜ ᱢᱮ ᱛᱟᱭᱚᱢ ᱫᱚ ᱦᱤᱡᱩᱜ ᱮ ᱥᱟᱯᱲᱟᱣ ᱮᱱᱟ ᱨᱩᱢ ᱠᱷᱚᱱ ᱚᱰᱚᱠ ᱠᱮᱱ ᱯᱚᱨᱮ ᱠᱤᱪᱷᱤ ᱥᱟᱺᱜᱤᱧ ᱨᱮ ᱠᱟᱹᱴᱤᱡ ᱱᱤᱥᱚᱱ ᱫᱷᱟᱨᱟ ᱦᱚᱨ ᱛᱟᱦᱮᱸ ᱠᱟᱱᱟ ᱚᱱᱟ ᱱᱤᱥᱚᱱ ᱫᱷᱟᱨᱟ ᱦᱚᱨ ᱨᱮ ᱵᱟᱨᱭᱟ ᱠᱩᱢᱵᱽᱲᱩ ᱩᱱᱤ ᱠᱚᱲᱟ ᱠᱤᱱ ᱧᱟᱢ ᱠᱮᱫᱮᱭᱟ ᱢᱮᱱᱠᱷᱟᱱ ᱠᱩᱢᱵᱽᱲᱩ ᱡᱟᱦᱟᱸ ᱞᱮᱠᱟ ᱠᱤᱱ ᱧᱟᱢ ᱠᱮᱫᱮᱭᱟ ᱯᱩᱨᱟᱹ ᱠᱤᱱ ᱦᱟᱹᱲᱩᱵ ᱠᱮᱫᱮᱭᱟ ᱚᱱᱟ ᱯᱚᱠᱮᱴ ᱠᱚᱠᱤᱱ ᱪᱟᱯᱚ ᱠᱮᱫᱼᱟ ᱦᱟᱱᱟ ᱢᱟᱱᱤ ᱯᱟᱨᱥ ᱠᱚᱠᱤᱱ ᱯᱟᱱᱛᱮ ᱠᱮᱫᱼᱟ ᱡᱚᱛᱚᱣᱟᱜ ᱠᱤᱱ ᱯᱟᱱᱛᱮ ᱠᱮᱫᱼᱟ ᱟᱨ ᱯᱚᱠᱮᱴ ᱨᱮ ᱵᱟᱨ ᱴᱟᱠᱟ ᱥᱩᱢᱩᱝ ᱠᱤᱱ ᱧᱟᱢ ᱠᱮᱜᱼᱟ ᱢᱮᱱᱠᱷᱟᱱ ᱟᱡ ᱢᱟ ᱵᱚᱨᱚ ᱛᱮ ᱦᱤᱞᱟᱹ ᱪᱚᱢ ᱢᱟ ᱟᱲᱟᱜ ᱠᱟᱹᱧ ᱵᱤᱱ ᱤᱧ ᱫᱚ ᱪᱮᱫ ᱦᱚᱸ ᱵᱟᱹᱧ ᱵᱟᱹᱱᱩᱜ ᱛᱤᱧ ᱤᱧ ᱨᱩᱣᱟᱹᱜ ᱠᱟᱹᱱᱟᱹᱧ ᱦᱚᱲᱢᱚ ᱛᱤᱧ ᱠᱷᱟᱨᱟᱯ ᱜᱮᱭᱟ ᱱᱚᱜᱼᱚᱭ ᱢᱚᱨᱟ ᱜᱮᱵᱤᱱ ᱧᱮᱞᱤᱧ ᱠᱟᱱᱟ ᱟᱹᱰᱤ ᱜᱟᱱ ᱡᱟᱦᱟᱸᱭ ᱢᱮᱱᱮᱫ ᱨᱮᱦᱚᱸ ᱢᱚᱴᱷᱮ ᱩᱱᱠᱤᱱ ᱠᱩᱢᱵᱽᱲᱩ ᱜᱮ ᱵᱟᱹᱠᱤᱱ ᱟᱲᱟᱜ ᱮ ᱠᱟᱱᱟ ᱤᱱᱟᱹ ᱯᱚᱨᱮ ᱩᱱᱤ ᱠᱚᱲᱟ ᱪᱮᱫ ᱮ ᱪᱤᱠᱟᱹ ᱠᱮᱜᱼᱟ ᱟᱹᱠᱤᱱ ᱦᱚᱸ ᱵᱟᱱᱟ ᱦᱚᱲ ᱥᱟᱵ ᱠᱟᱛᱮ ᱯᱩᱨᱟᱹ ᱢᱟᱱᱮ ᱦᱩᱨᱞᱟᱹ ᱟᱹᱪᱩᱨ ᱠᱮᱫ ᱠᱤᱱᱟᱭ ᱫᱟᱲᱮ ᱵᱟᱹᱱᱩᱜ ᱞᱮᱠᱟ ᱵᱩᱡᱷᱟᱹᱜ ᱠᱟᱱ ᱛᱟᱦᱮᱸᱫ ᱮᱱ ᱨᱮᱦᱚᱸ ᱫᱟᱲᱮᱭᱟᱫ ᱠᱤᱱᱟᱭ ᱤᱱᱟᱹᱜ ᱛᱮᱜᱮ ᱛᱟᱭᱚᱢ ᱫᱚ ᱦᱚᱲ ᱠᱚ ᱦᱮᱡ ᱮᱱᱟ ᱦᱮᱡ ᱠᱟᱛᱮ ᱡᱚᱛᱚ ᱦᱚᱲ ᱠᱚ ᱠᱩᱢᱲᱩ ᱠᱩᱢᱲᱩ ᱡᱮᱦᱮᱛᱩ ᱩᱱᱤ ᱠᱚᱲᱟᱭ ᱢᱮᱱ ᱠᱮᱜᱼᱟ ᱟᱡ ᱤᱱᱟᱹ ᱚᱠᱛᱚ ᱨᱮ ᱩᱱᱠᱩ ᱠᱩᱢᱲᱩ ᱵᱟᱨᱭᱟ ᱵᱟᱨ ᱦᱚᱲ ᱠᱤᱱ ᱥᱟᱵ ᱦᱚᱪᱚᱭᱮᱱᱟ ᱦᱚᱲ ᱴᱷᱮᱱ ᱠᱷᱚᱱ ᱥᱟᱵ ᱦᱚᱪᱚ ᱠᱮᱫ ᱠᱚᱣᱟ ᱩᱱᱠᱤᱱ ᱠᱩᱢᱲᱩ ᱫᱚ ᱪᱮᱫ ᱠᱚ ᱢᱮᱱᱟ ᱡᱚᱦᱟᱨ ᱡᱚᱦᱟᱨ ᱡᱚᱦᱟᱨ ᱟᱹᱞᱤᱧ ᱫᱚ ᱵᱟᱹᱞᱤᱧ ᱠᱩᱢᱲᱩ ᱟᱠᱟᱫᱼᱟ ᱢᱟᱛᱨᱚ ᱵᱟᱨ ᱴᱟᱠᱟ ᱥᱩᱢᱩᱝ ᱱᱩᱠᱤᱱᱟᱜ ᱯᱚᱠᱮᱴ ᱞᱮ ᱧᱟᱢ ᱟᱠᱟᱫᱼᱟ ᱱᱚᱜᱼᱚᱭ ᱵᱟᱠᱷᱟᱱ ᱧᱮᱞ ᱯᱮ ᱚᱱᱠᱟ ᱠᱤᱱ ᱢᱮᱱ ᱠᱮᱜᱼᱟ ᱮᱱᱠᱷᱟᱱ ᱤᱱᱟᱹ ᱡᱟ ᱦᱚᱸ ᱠᱚ ᱯᱤᱴᱟᱹᱣ ᱵᱟᱲᱟ ᱠᱮᱫ ᱠᱤᱱᱟᱹ ᱩᱱᱠᱤᱱ ᱠᱩᱢᱵᱽᱲᱩ ᱫᱚ ᱡᱚᱛᱚ ᱦᱚᱲ ᱛᱮᱠᱚ ᱢᱟᱰ ᱵᱟᱲᱟ ᱠᱮᱫ ᱠᱚᱣᱟ ᱩᱱᱤ ᱠᱚᱲᱟ ᱦᱚᱸ ᱟᱹᱰᱤ ᱡᱳᱨ ᱠᱚᱲᱟᱭ ᱢᱟᱰ ᱠᱮᱫ ᱠᱤᱱᱟᱹ ᱩᱱᱠᱤᱱ ᱵᱟᱨᱭᱟ ᱠᱩᱢᱵᱽᱲᱩ ᱛᱟᱭᱚᱢ ᱫᱚ ᱩᱱᱠᱤᱱ ᱠᱩᱢᱵᱽᱲᱩ ᱛᱟᱭᱚᱢ ᱫᱚᱠᱤᱱ ᱫᱟᱹᱲ ᱠᱮᱜᱼᱟ ᱛᱟᱭᱚᱢ ᱫᱚ ᱚᱸᱰᱮ ᱦᱚᱲ ᱠᱚ ᱡᱟᱣᱨᱟ ᱞᱮᱱᱟ ᱡᱟᱦᱟᱸ ᱩᱱᱠᱩ ᱠᱚ ᱢᱮᱛᱟᱭ ᱠᱟᱱᱟ ᱟᱪᱪᱷᱟ ᱵᱟᱹᱵᱩ ᱟᱢ ᱢᱟ ᱩᱱᱟᱹᱜ ᱢᱚᱨᱟᱢ ᱧᱮᱞᱚᱜ ᱠᱟᱱᱟ ᱟᱨ ᱨᱩᱣᱟᱹᱜ ᱠᱟᱱ ᱞᱮᱠᱟᱢ ᱧᱮᱞᱚᱜ ᱠᱟᱱᱟ ᱟᱪᱪᱷᱟ ᱟᱹᱠᱤᱱ ᱫᱚ ᱪᱮᱫ ᱞᱮᱠᱟᱨᱮ ᱩᱱᱟᱹᱜ ᱫᱚᱢ ᱫᱟᱲᱮᱭᱟᱫ ᱠᱤᱱ ᱛᱮᱢ ᱜᱩᱲᱫᱟᱹᱣ ᱟᱛᱮᱢ ᱯᱤᱴᱟᱹᱣ ᱠᱮᱫ ᱠᱤᱱᱟ ᱤᱱᱟᱹ ᱚᱠᱛᱚ ᱨᱮ ᱩᱱᱤ ᱠᱚᱲᱟᱭ ᱢᱮᱱ ᱠᱮᱜᱼᱟ ᱵᱟᱝᱟ ᱤᱧ ᱠᱟᱛᱷᱟᱱ ᱵᱩᱴ ᱵᱩᱴ ᱨᱮ ᱤᱧ ᱢᱚᱬᱮ ᱥᱟᱭᱤᱧ ᱫᱚᱦᱚ ᱟᱠᱟᱜᱼᱟ ᱚᱱᱟ ᱠᱷᱟᱹᱛᱤᱨ ᱜᱮᱛᱚ ᱛᱮᱦᱮᱧ ᱚᱱᱟ ᱢᱚᱬᱮ ᱢᱚᱬᱮ ᱥᱟᱭ ᱯᱟᱪᱷᱮ ᱠᱤᱱ ᱤᱫᱤᱭᱟ ᱤᱧ ᱱᱚᱣᱟ ᱠᱚ ᱡᱚᱛᱚ ᱠᱤᱱ ᱚᱪᱚᱜ ᱟᱹᱧ ᱠᱷᱟᱱ ᱢᱚᱬᱮ ᱥᱟᱭ ᱯᱟᱥᱮᱡ ᱚᱱᱟ ᱵᱩᱴ ᱵᱷᱤᱛᱨᱤ ᱠᱷᱚᱱ ᱠᱤᱱ ᱤᱫᱤᱭᱟ ᱚᱱᱟ ᱛᱮᱜᱮ ᱛᱚ ᱤᱧᱟᱹᱜ ᱡᱤᱣᱤ ᱵᱷᱤᱛᱨᱤ ᱠᱷᱚᱱ ᱚᱱᱠᱟ ᱫᱟᱲᱮ ᱦᱮᱡ ᱮᱱᱟ ᱤᱧ ᱱᱤᱡᱮ ᱜᱮ ᱵᱟᱹᱧ ᱵᱩᱡᱷᱟᱹᱣ ᱞᱮᱫᱼᱟ ᱱᱚᱰᱮ ᱠᱷᱚᱱ ᱵᱚᱭᱦᱟ ᱢᱟᱱᱮ ᱤᱧᱟᱹᱜ ᱢᱮᱱ ᱨᱮᱭᱟᱜ ᱠᱟᱛᱷᱟ ᱫᱚ ᱦᱩᱭᱩᱜ ᱠᱟᱱᱟ ᱚᱱᱛᱚᱨ ᱡᱤᱣᱤ ᱠᱷᱚᱱ ᱡᱚᱛᱚ ᱵᱚᱞᱮ ᱫᱟᱲᱮᱜ ᱟᱹᱧ ᱢᱮᱱᱛᱮ ᱫᱟᱲᱮ ᱟᱹᱠᱤᱱᱟᱹᱧ ᱢᱮᱱᱛᱮ ᱥᱟᱦᱟᱥᱮᱢ ᱠᱩᱲᱟᱹᱣᱟ ᱵᱩᱫᱷᱤᱢ ᱠᱩᱲᱟᱹᱣᱟ ᱱᱤᱦᱟᱹᱛᱤ ᱫᱟᱲᱮᱜ ᱜᱮᱭᱟᱢ ᱚᱱᱠᱟ ᱜᱮ ᱡᱚᱛᱚ ᱠᱷᱮᱛᱚᱨ ᱨᱮ ᱡᱩᱞᱩᱝ ᱞᱮᱱ ᱠᱷᱟᱱ, ᱵᱩᱫᱷᱤ ᱠᱩᱲᱟᱹᱣ ᱞᱮᱱ ᱠᱷᱟᱱ, ᱥᱟᱦᱟᱥ ᱟᱨ ᱫᱷᱚᱨᱡᱚᱢ ᱥᱟᱵ ᱞᱮᱠᱷᱟᱱ ᱱᱤᱦᱟᱹᱛᱤ ᱱᱚᱣᱟ ᱫᱩᱱᱤᱭᱟᱹ ᱨᱮ ᱫᱟᱲᱮ ᱠᱟᱛᱮᱢ ᱦᱤᱡᱩᱜ ᱜᱮᱭᱟ᱾ ᱚᱱᱟ ᱫᱚ ᱚᱱᱛᱚᱨ ᱫᱟᱲᱮ ᱠᱚ ᱢᱮᱱᱟ᱾ ᱚᱱᱟᱛᱮ ᱚᱱᱟ ᱫᱟᱲᱮ ᱫᱚ ᱴᱟᱴᱠᱟ ᱜᱮ ᱦᱤᱡᱩᱜᱼᱟ᱾ ᱚᱱᱟ ᱫᱚ ᱚᱠᱚᱭ ᱦᱚᱸ ᱢᱟᱲᱟᱝ ᱛᱮᱫᱚ ᱵᱟᱵᱚ ᱪᱤᱱᱛᱟᱹ ᱠᱟᱜᱼᱟ ᱡᱮ ᱤᱧ ᱱᱟᱦᱟᱜ ᱱᱩᱠᱤᱱᱤᱧ ᱫᱟᱲᱮᱭᱟᱠᱤᱱᱟ ᱵᱟᱹᱧ ᱫᱟᱲᱮᱭᱟᱠᱤᱱᱟ ᱚᱱᱟ ᱫᱚ ᱚᱠᱚᱭ ᱦᱚᱸ ᱵᱟᱠᱚ ᱪᱤᱱᱛᱟᱹ ᱠᱟᱜᱼᱟ ᱠᱤᱱᱛᱩ ᱟᱵᱚ ᱡᱩᱫᱤ ᱵᱚ ᱢᱚᱱ ᱞᱟᱜᱟᱣ ᱠᱟᱛᱮᱫ ᱵᱚ ᱢᱟᱱᱮ ᱫᱟᱲᱮᱭᱟᱠᱤᱱᱟᱹᱧ ᱢᱮᱱᱛᱮ ᱢᱟᱱᱮ ᱢᱚᱱ ᱨᱮ ᱵᱤᱥᱥᱟᱥ ᱵᱚ ᱟᱹᱜᱩᱭᱟ ᱮᱱᱠᱷᱟᱱ ᱫᱚ ᱱᱤᱦᱟᱹᱛᱤ ᱢᱤᱫᱴᱟᱝ ᱠᱟᱹᱢᱤ ᱵᱚ ᱫᱟᱲᱮᱭᱟᱜ ᱜᱮᱭᱟ ᱟᱵᱚ ᱚᱱᱛᱚᱨ ᱜᱩᱨᱩ ᱵᱚ ᱠᱩᱞᱤᱭᱮᱭᱟ ᱮᱱᱠᱷᱟᱱ ᱱᱤᱦᱟᱹᱛᱤ ᱟᱵᱚ ᱫᱟᱲᱮᱭᱟᱜ ᱟᱵᱚ ᱠᱟᱹᱢᱤ ᱮᱵᱚᱝ ᱟᱵᱚ ᱱᱤᱡᱮ ᱜᱮ ᱡᱩᱫᱤ ᱵᱚ ᱱᱤᱡᱮ ᱜᱮ ᱡᱩᱫᱤ ᱵᱚ ᱢᱮᱱᱟ ᱤᱧ ᱫᱚ ᱵᱟᱹᱧ ᱫᱟᱲᱮᱭᱟᱜᱼᱟ ᱮᱱᱠᱷᱟᱱ ᱫᱚ ᱡᱟᱦᱟᱸ ᱛᱤᱱᱟᱹᱜ ᱫᱟᱲᱮ ᱦᱚᱲᱮᱢ ᱛᱟᱦᱮᱸ ᱠᱚᱜ ᱨᱮᱦᱚᱸ ᱴᱳᱴᱟᱞ ᱵᱟᱢ ᱫᱟᱲᱮᱭᱟᱜᱼᱟ ᱚᱱᱟᱛᱮ ᱦᱚᱲᱢᱚ ᱢᱚᱴᱟ ᱪᱮ ᱱᱟᱱᱦᱟ ᱚᱱᱟ ᱨᱮᱫᱚ ᱯᱷᱚᱨᱚᱠ ᱫᱚ ᱵᱟᱝ ᱜᱮ ᱟᱵᱚ ᱱᱟᱱᱦᱟᱭᱮᱱ ᱵᱟᱝ ᱵᱚ ᱠᱷᱟᱴᱚᱭᱮᱱ ᱵᱟᱝ ᱵᱚ ᱩᱥᱩᱞᱮᱱ ᱚᱱᱟ ᱨᱮᱫᱚ ᱯᱷᱚᱨᱚᱠ ᱫᱚ ᱵᱟᱝ ᱜᱮ ᱟᱵᱚ ᱵᱷᱤᱛᱨᱤ ᱨᱮ ᱫᱤᱞ ᱫᱟᱲᱮ ᱥᱟᱦᱟᱥ ᱫᱷᱚᱨᱡᱚ ᱛᱤᱱᱟᱹᱜ ᱢᱮᱱᱟᱜᱼᱟ ᱡᱟᱦᱟᱸ ᱥᱮᱫ ᱵᱚ ᱥᱮᱱᱚᱜᱼᱟ ᱫᱤᱞ ᱫᱟᱲᱮ ᱟᱛᱮ ᱡᱩᱫᱤ ᱟᱵᱚ ᱵᱚ ᱠᱟᱹᱢᱤᱭᱟ ᱱᱤᱦᱟᱹᱛᱤ ᱵᱚ ᱫᱟᱲᱮᱜᱼᱟ ᱦᱚᱲᱢᱚ ᱨᱮᱭᱟᱜ ᱡᱤᱫ ᱜᱮ ᱢᱟᱨᱟᱝ ᱡᱤᱱᱤᱥ ᱠᱟᱱᱟ ᱤᱧ ᱫᱟᱲᱮᱭᱟᱜ ᱟᱹᱧ ᱢᱮᱱᱛᱮ ᱯᱟᱹᱛᱭᱟᱹᱣ ᱜᱮ ᱢᱟᱨᱟᱝ ᱡᱤᱱᱤᱥ ᱠᱟᱱᱟ ᱚᱱᱟᱛᱮ ᱥᱟᱱᱟᱢ ᱠᱚᱜᱮᱧ ᱞᱟᱹᱭ ᱟᱵᱚᱱ ᱠᱟᱱᱟ ᱟᱵᱚ ᱡᱟᱦᱟᱸ ᱥᱮᱫ ᱵᱚ ᱥᱮᱱᱚᱜᱼᱟ ᱟᱵᱚᱣᱟᱜ ᱦᱚᱲᱢᱚ ᱥᱩᱨᱚᱠᱠᱷᱟ ᱞᱟᱹᱜᱤᱫ ᱟᱵᱚᱣᱟᱜ ᱵᱩᱫᱷᱤ ᱫᱤᱥᱟᱹ ᱠᱟᱹᱢᱤ ᱞᱟᱹᱜᱤᱫ ᱡᱚᱛᱚᱣᱟᱜ ᱜᱮ ᱟᱵᱚ ᱵᱚᱱ ᱫᱟᱲᱮᱭᱟᱜᱼᱟ ᱪᱮᱫ ᱞᱮᱠᱟᱛᱤᱧ ᱫᱟᱲᱮᱭᱟᱜᱼᱟ ᱪᱮᱫ ᱞᱮᱠᱟᱛᱮ ᱵᱟᱹᱧ ᱫᱟᱲᱮᱭᱟᱜᱼᱟ ᱢᱚᱱ ᱨᱮ ᱡᱩᱫᱤ ᱡᱤᱛ ᱠᱟᱛᱮᱫ ᱵᱚᱱ ᱪᱤᱱᱛᱟᱹᱭᱟ ᱮᱱᱠᱷᱟᱱ ᱱᱤᱦᱟᱹᱛ ᱵᱚᱱ ᱫᱟᱲᱮᱭᱟᱜᱼᱟ ᱱᱚᱝᱠᱟ ᱜᱮ ᱟᱵᱚ ᱡᱚᱛᱚ ᱦᱚᱲ ᱫᱤᱞ ᱫᱟᱲᱮ ᱠᱟᱛᱮᱫ ᱵᱚᱱ ᱠᱟᱹᱢᱤ ᱢᱟ ᱱᱤᱦᱟᱹᱛ ᱵᱚᱱ ᱫᱟᱲᱮᱭᱟᱜᱼᱟ ᱚᱱᱟ ᱛᱮᱠᱚ ᱢᱮᱱᱟ ᱫᱟᱲᱮ ᱫᱚ ᱟᱡ ᱛᱮᱜᱮ ᱚᱰᱚᱠᱚᱜᱼᱟ ᱫᱟᱲᱮ ᱫᱚ ᱠᱮᱵᱮ ᱦᱚᱞᱮ ᱵᱟᱵᱚ ᱞᱚ ᱚᱪᱚᱭᱟ ᱫᱟᱲᱮ ᱛᱟᱦᱮᱱ ᱨᱮᱦᱚᱸ ᱡᱩᱫᱤ ᱵᱩᱫᱷᱤ ᱚᱱᱮ ᱠᱟᱹᱢᱤ ᱨᱮ ᱵᱟᱢ ᱞᱟᱜᱟᱣᱟ ᱮᱱᱠᱷᱟᱱ ᱫᱟᱲᱮ ᱛᱟᱢ ᱞᱚᱜ ᱠᱟᱱᱟ ᱠᱚ ᱢᱮᱱᱟ ᱚᱱᱠᱟ ᱠᱟᱛᱷᱟ ᱚᱱᱟ ᱛᱮᱜᱮ ᱫᱟᱲᱮ ᱚᱠᱟ ᱠᱷᱚᱱ ᱦᱤᱡᱩᱜᱼᱟ ᱚᱱᱟ ᱫᱚ ᱱᱤᱡᱮᱨ ᱴᱷᱮᱱ ᱜᱮ ᱢᱮᱱᱟᱜᱼᱟ ᱱᱤᱡᱮᱨᱮᱢ ᱪᱟᱦᱚᱸ ᱞᱮᱠᱷᱟᱱ ᱫᱟᱲᱮᱢ ᱟᱹᱜᱩ ᱫᱟᱲᱮᱭᱟᱜᱼᱟ ᱵᱟᱢ ᱪᱟᱦᱚᱸ ᱞᱮᱠᱷᱟᱱ ᱫᱟᱲᱮ ᱵᱟᱢ ᱟᱹᱜᱩ ᱫᱟᱲᱮᱭᱟᱜᱼᱟ ᱱᱚᱣᱟ ᱛᱷᱩᱛᱤ ᱠᱷᱚᱱ ᱟᱨᱜᱮ ᱟᱹᱰᱤᱜᱟᱱ ᱢᱟᱱᱮ ᱪᱮᱫᱚᱜ ᱨᱮᱭᱟᱜ ᱡᱤᱱᱤᱥ ᱢᱮᱱᱟᱜᱼᱟ ᱱᱚᱝᱠᱟ ᱜᱮ ᱟᱵᱚ ᱱᱚᱣᱟ ᱛᱷᱩᱛᱤ ᱠᱚ ᱟᱸᱡᱚᱢ ᱠᱟᱛᱮ ᱟᱯᱮᱭᱟᱜ ᱪᱮᱫ ᱠᱚᱢᱮᱱᱴ ᱛᱟᱦᱮᱱᱟ ᱚᱱᱟ ᱠᱚᱦᱚᱸ ᱞᱟᱹᱭᱟᱹᱧ ᱯᱮ ᱞᱟᱭᱤᱠ ᱥᱮᱭᱟᱨ ᱥᱟᱵᱥᱠᱨᱟᱭᱤᱵᱽ ᱯᱮ ᱮᱱᱠᱷᱟᱱ ᱟᱨᱦᱚᱸ ᱱᱚᱝᱠᱟ ᱜᱮ ᱵᱮᱥ ᱵᱮᱥ ᱠᱟᱛᱷᱟ ᱠᱚ ᱟᱹᱜᱩ ᱠᱟᱛᱮᱫ ᱟᱯᱮ ᱥᱟᱢᱟᱝ ᱨᱮᱧ ᱫᱚᱦᱚᱭᱟ ᱟᱨ ᱱᱚᱣᱟ ᱠᱟᱛᱷᱟ ᱠᱚ ᱪᱮᱫ ᱞᱮᱠᱟ ᱯᱮ ᱯᱟᱹᱛᱭᱟᱹᱣᱟᱜ ᱠᱟᱱᱟ ᱚᱱᱟ ᱠᱟᱛᱷᱟ ᱯᱮ ᱢᱮᱱ ᱥᱟᱰᱮ ᱞᱟᱹᱭ ᱥᱟᱰᱮ ᱞᱮᱠᱷᱟᱱ ᱤᱧ ᱦᱚᱸ ᱟᱹᱰᱤ ᱨᱟᱹᱥᱠᱟᱹ ᱞᱤᱧ ᱵᱩᱡᱷᱟᱹᱣᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ